ᱥᱟᱱᱟᱢ ᱠᱚᱜᱮ ᱡᱚᱦᱟᱨ ᱟᱹᱞᱤᱧᱟᱜ ᱱᱚᱣᱟ ᱥᱮᱪᱮᱫ ᱟᱠᱷᱲᱟ ᱤᱭᱩᱴᱩᱵᱽ ᱪᱮᱱᱮᱞ ᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱢᱮᱱᱠᱷᱟᱱ ᱛᱮᱦᱮᱧ ᱢᱤᱫᱴᱟᱱ ᱠᱟᱛᱷᱟ ᱞᱤᱧ ᱩᱭᱦᱟᱹᱨ ᱠᱮᱜᱼᱟ ᱟᱵᱚ ᱥᱟᱱᱟᱢ ᱠᱷᱮᱨᱣᱟᱲ ᱦᱚᱯᱚᱱ ᱠᱚᱜᱮ ᱟᱵᱚᱣᱟᱜ ᱵᱷᱚᱵᱤᱥᱥᱚᱛ ᱞᱟᱹᱜᱤᱫ ᱟᱵᱚ ᱪᱤᱱᱛᱟᱹ ᱛᱮ ᱯᱟᱲᱟᱣ ᱵᱚᱱᱟ ᱪᱤᱠᱟᱹᱛᱮ ᱟᱵᱚᱣᱟᱜ ᱡᱤᱵᱚᱱ ᱥᱩᱨᱚᱠᱠᱷᱟ ᱟᱵᱚᱣᱟᱜ ᱫᱟᱭᱤᱛᱛᱚ ᱟᱵᱚ ᱡᱤᱵᱚᱱ ᱨᱚᱠᱠᱷᱟ ᱟᱵᱚᱣᱟᱜ ᱫᱟᱭᱤᱛᱛᱚ ᱚᱱᱟ ᱛᱮᱜᱮ ᱟᱹᱞᱤᱧ ᱯᱟᱥᱴᱟ ᱠᱷᱚᱱ ᱡᱚᱛᱚ ᱦᱚᱲ ᱠᱚᱜᱮ ᱱᱮᱦᱚᱨ ᱛᱟᱦᱮᱱ ᱠᱟᱱᱟ ᱟᱵᱚᱣᱟᱜ ᱯᱚᱨᱤᱵᱟᱨ ᱞᱟᱹᱜᱤᱫ ᱥᱟᱥᱛᱷᱚ ᱵᱤᱢᱟ ᱵᱚ ᱠᱚᱨᱟᱣ ᱢᱟ ᱟᱨ ᱟᱵᱚᱣᱟᱜ ᱱᱤᱡᱮᱨ ᱞᱟᱹᱜᱤᱫ ᱡᱤᱵᱚᱱ ᱵᱤᱢᱟ ᱵᱚᱱ ᱠᱚᱨᱟᱣ ᱢᱟ ᱮᱱᱠᱷᱟᱱ ᱵᱷᱚᱵᱤᱥᱥᱚᱛ ᱨᱮ ᱡᱟᱦᱟᱸ ᱛᱤᱱᱟᱹᱜ ᱮᱴᱠᱮᱴᱚᱬᱮ ᱦᱤᱡᱩᱜ ᱨᱮᱦᱚᱸ ᱥᱟᱦᱟᱣ ᱞᱟᱹᱜᱤᱫ ᱛᱟᱵᱚ ᱫᱟᱲᱮ ᱛᱟᱦᱮᱱᱟ ᱚᱱᱟ ᱡᱩᱫᱤ ᱵᱚᱱ ᱠᱚᱨᱟᱣ ᱠᱟᱜᱼᱟ ᱥᱟᱥᱛᱷᱚ ᱵᱤᱢᱟ ᱯᱚᱨᱤᱵᱟᱨ ᱞᱟᱹᱜᱤᱫ ᱟᱨ ᱡᱤᱵᱚᱱ ᱵᱤᱢᱟ ᱟᱵᱚ ᱞᱟᱹᱜᱤᱫ ᱮᱱᱠᱷᱟᱱ ᱟᱵᱚ ᱟᱹᱰᱤ ᱥᱟᱦᱚᱥ ᱵᱚᱱ ᱵᱩᱡᱷᱟᱹᱣᱟ ᱟᱹᱰᱤ ᱫᱤᱞ ᱫᱟᱲᱮ ᱵᱚᱱ ᱵᱩᱡᱷᱟᱹᱣᱟ ᱱᱚᱝᱠᱟ ᱜᱮ ᱟᱵᱚ ᱟᱹᱰᱤ ᱨᱟᱹᱥᱠᱟᱹ ᱨᱮᱵᱚᱱ ᱛᱟᱦᱮᱱ ᱞᱟᱹᱜᱤᱫ ᱵᱚᱱ ᱵᱩᱡᱷᱟᱹᱣᱟ ᱤᱧᱟᱹᱜ ᱛᱟᱭᱚᱢ ᱨᱮ ᱡᱟᱦᱳ ᱢᱤᱫᱴᱟᱝ ᱪᱮᱫ ᱪᱚᱝ ᱢᱮᱱᱟᱜᱼᱟ ᱚᱱᱠᱟ ᱵᱚᱱ ᱟᱹᱭᱠᱟᱹᱣᱟ ᱟᱨ ᱟᱹᱰᱤ ᱥᱟᱦᱚᱥ ᱦᱤᱡᱩᱜᱼᱟ ᱡᱤᱵᱚᱱ ᱵᱤᱛᱟᱹᱣ ᱵᱟᱠᱷᱨᱟ ᱚᱱᱟᱛᱮ ᱥᱟᱱᱟᱢ ᱠᱚᱜᱮ ᱱᱮᱦᱚᱨ ᱟᱯᱮ ᱦᱚᱸ ᱡᱤᱵᱚᱱ ᱵᱤᱢᱟ ᱟᱨ ᱯᱚᱨᱤᱵᱟᱨ ᱞᱟᱹᱜᱤᱫ ᱥᱟᱥᱛᱷᱚ ᱵᱤᱢᱟ ᱡᱚᱛᱚ ᱦᱚᱲ ᱵᱚᱱ ᱠᱚᱨᱟᱣ ᱢᱟ ᱟᱨ ᱨᱟᱹᱥᱠᱟᱹ ᱨᱮᱵᱚᱱ ᱛᱟᱦᱮᱱ ᱢᱟ ᱱᱚᱣᱟ ᱡᱤᱵᱚᱱ ᱡᱤᱵᱚᱱ ᱞᱮᱠᱟ ᱵᱚᱱ ᱨᱤᱠᱟᱹᱭ ᱢᱟ ᱮᱱᱠᱷᱟᱱ ᱟᱵᱚᱣᱟᱜ ᱵᱷᱚᱵᱤᱥᱥᱚᱛ ᱡᱤᱵᱚᱱ ᱟᱹᱰᱤ ᱨᱟᱹᱥᱠᱟᱹ ᱨᱮᱵᱚᱱ ᱛᱟᱦᱮᱱᱟ ᱢᱟ ᱛᱚᱵᱮ ᱛᱮᱦᱮᱧ ᱫᱚ ᱤᱱᱟᱹᱜ ᱜᱮ ᱱᱚᱣᱟ ᱵᱤᱪᱟᱹᱨ ᱟᱯᱮ ᱠᱚ ᱥᱟᱢᱟᱝ ᱨᱮᱧ ᱫᱚᱦᱚ ᱠᱮᱜᱼᱟ ᱟᱯᱮ ᱱᱚᱣᱟ ᱵᱤᱪᱟᱹᱨ ᱠᱟᱛᱮᱫ ᱟᱹᱞᱤᱧᱟᱜ ᱥᱮᱪᱮᱫ ᱟᱠᱷᱲᱟ ᱛᱟᱞᱟᱛᱮ ᱟᱯᱮᱭᱟᱜ ᱵᱤᱪᱟᱹᱨ ᱯᱮ ᱜᱤᱰᱤ ᱫᱟᱲᱮᱭᱟᱜᱼᱟ ᱟᱨ ᱞᱟᱭᱤᱠ ᱯᱮ ᱥᱟᱵᱥᱠᱨᱟᱭᱤᱵᱽ ᱯᱮ ᱟᱨ ᱠᱚᱢᱮᱱᱴ ᱯᱮ ᱱᱤᱦᱟᱹᱛᱤ ᱢᱟ ᱛᱚᱵᱮ ᱥᱟᱱᱟᱢ ᱠᱚ ᱡᱚᱦᱟᱨ